ᱦᱤᱨᱞᱟᱹ ᱢᱟᱨᱟᱝ ᱵᱩᱨᱩ ᱦᱤᱨᱞᱟᱹ ᱞᱟᱯᱪᱟᱯ ᱥᱚᱢᱟᱭ ᱠᱤᱥᱠᱩ ᱟᱨ ᱥᱩᱵᱳᱫ ᱦᱟᱸᱥᱫᱟ ᱢᱚᱪᱟ ᱥᱟᱢᱵᱲᱟᱣ ᱠᱟᱛᱮ ᱵᱤᱱ ᱛᱟᱦᱮᱱᱟ ᱵᱟᱵᱤᱱ ᱢᱮᱱ ᱫᱟᱲᱮᱭᱟᱜᱼᱟ ᱞᱩᱜᱩ ᱵᱩᱨᱩ ᱫᱚ ᱪᱮᱫ ᱦᱚᱸ ᱵᱟᱝ ᱠᱟᱱᱟ ᱢᱮᱱᱛᱮ ᱚᱸᱰᱮ ᱜᱮ ᱟᱹᱵᱤᱱ ᱵᱤᱱ ᱯᱨᱚᱢᱟᱱ ᱟᱠᱟᱱᱟ ᱥᱚᱢᱟᱭ ᱫᱚᱭ ᱠᱤᱥᱠᱩ ᱨᱟᱯᱟᱡᱽ ᱠᱟᱱᱟ ᱟᱢ ᱫᱚᱢ ᱦᱟᱸᱥᱫᱟ ᱯᱩᱨᱩᱫᱷᱩᱞ ᱠᱟᱱᱟ ᱥᱩᱵᱚᱫᱷ ᱥᱚᱢᱟᱭ ᱵᱩᱡᱷᱟᱹᱣ ᱠᱟᱜ ᱵᱤᱱ ᱟᱹᱵᱤᱱ ᱫᱚ ᱚᱲᱟᱜ ᱵᱮᱱᱟᱣ ᱠᱤᱱ ᱠᱟᱱᱟᱭ ᱥᱚᱢᱟᱭ ᱠᱤᱥᱠᱩ ᱟᱴ ᱯᱨᱚᱠᱟᱨ ᱚᱲᱟᱜ ᱮ ᱵᱮᱱᱟᱣᱟ ᱨᱟᱡᱽ ᱠᱷᱟᱱᱫᱟᱱ ᱞᱮᱠᱟ ᱚᱲᱟᱜ ᱮ ᱵᱮᱱᱟᱣᱟ ᱚᱠᱟ ᱫᱚ ᱰᱟᱝᱨᱤ ᱜᱚᱲᱟ ᱚᱠᱟ ᱫᱚ ᱥᱤᱢ ᱜᱚᱲᱟ ᱚᱠᱟ ᱫᱚ ᱦᱚᱲ ᱛᱟᱦᱮᱱᱟ ᱟᱨ ᱚᱠᱟ ᱫᱚ ᱰᱟᱝᱨᱤ ᱜᱚᱲᱟ ᱥᱩᱵᱚᱫᱷ ᱟᱢ ᱫᱚᱢ ᱦᱟᱸᱥᱫᱟ ᱯᱩᱨᱩᱫᱷᱩᱞ ᱠᱟᱱᱟ ᱜᱮᱞᱵᱟᱨ ᱜᱚᱴᱟᱝ ᱯᱟᱹᱨᱤᱥ ᱨᱮᱭᱟᱜ ᱜᱟᱲ ᱯᱟᱨᱤᱵᱷᱟᱥᱟᱢ ᱞᱟᱹᱭᱟ ᱟᱹᱵᱤᱱ ᱚᱠᱟᱨᱮᱵᱤᱱ ᱪᱷᱟᱹᱴᱭᱟᱹᱨ ᱟᱠᱟᱱᱟ ᱡᱮ ᱟᱹᱵᱤᱱ ᱫᱚᱵᱤᱱ ᱦᱟᱸᱥᱫᱟ ᱯᱩᱨᱩᱫᱷᱩᱞ ᱠᱟᱱᱟ ᱟᱨ ᱠᱤᱥᱠᱩ ᱨᱟᱯᱟᱡᱽ ᱠᱟᱱᱟ ᱵᱤᱱ ᱞᱩᱜᱩᱵᱩᱨᱩ ᱨᱮᱜᱮ ᱛᱚ ᱱᱚᱰᱮ ᱜᱮᱛᱚ ᱟᱵᱚᱣᱟᱜ ᱜᱮᱞᱵᱟᱨ ᱜᱚᱴᱟᱝ ᱯᱟᱹᱨᱤᱥ ᱦᱟᱹᱴᱤᱧ ᱟᱠᱟᱱᱟ ᱤᱧ ᱫᱩᱧ ᱧᱮᱞᱮ ᱪᱷᱟᱛᱟ ᱠᱟᱱᱟ ᱟᱨ ᱱᱚᱣᱟ ᱧᱮᱞᱮ ᱪᱷᱟᱛᱟ ᱨᱮ ᱫᱷᱤᱨᱤ ᱫᱚ ᱟᱞᱚᱵᱤᱱ ᱞᱮᱠᱛᱟᱭᱟ ᱥᱟᱨᱱᱟ ᱫᱷᱚᱨᱚᱢ ᱫᱚ ᱧᱮᱞᱮ ᱪᱷᱟᱛᱟ ᱠᱟᱱᱟ ᱱᱚᱰᱮ ᱫᱚ ᱟᱞᱚᱢ ᱞᱮᱠᱛᱟᱭᱟ ᱫᱷᱤᱨᱤ ᱟᱨ ᱵᱟᱝᱠᱷᱟᱱ ᱢᱚᱪᱟ ᱛᱮ ᱦᱩᱧ ᱜᱮᱨ ᱵᱤᱱᱟ ᱟᱨ ᱥᱩᱜᱟᱹ ᱛᱮ ᱦᱩᱧ ᱛᱩᱞ ᱵᱤᱱᱟ ᱫᱷᱚᱨᱚᱢ ᱨᱮᱭᱟᱜ ᱥᱩᱜᱟᱹ ᱟᱨ ᱢᱚᱪᱟ ᱛᱮᱵᱤᱱ ᱛᱩᱲᱩᱜᱼᱟ ᱱᱚᱰᱮ ᱠᱟᱹᱦᱱᱤ ᱵᱤᱱ ᱞᱟᱹᱭᱟ ᱢᱮᱱᱠᱷᱟᱱ ᱫᱷᱚᱨᱚᱢ ᱨᱮᱭᱟᱜ ᱠᱟᱛᱷᱟ ᱵᱟᱵᱤᱱ ᱞᱟᱹᱭᱟ ᱱᱚᱰᱮ ᱜᱮᱠᱚ ᱡᱟᱱᱟᱢ ᱟᱠᱟᱱᱟ ᱞᱩᱜᱩ ᱵᱩᱨᱩ ᱨᱮᱜᱮ ᱤᱱᱠᱟᱹᱛᱮ ᱜᱮᱞᱵᱟᱨ ᱥᱮᱨᱢᱟ ᱥᱤᱧ ᱧᱤᱫᱟᱹ ᱫᱚ ᱞᱩᱜᱩ ᱦᱟᱲᱟᱢ ᱵᱟᱭ ᱟᱪᱟᱨ ᱢᱤᱫ ᱵᱤᱪᱟᱹᱨ ᱢᱤᱫ ᱟᱠᱟᱜᱼᱟ ᱱᱚᱰᱮ ᱜᱮᱠᱚ ᱵᱮᱱᱟᱣ ᱟᱠᱟᱱᱟ ᱢᱚᱬᱮ ᱠᱚ ᱛᱩᱨᱩᱭ ᱠᱚ ᱱᱚᱰᱮ ᱜᱮᱠᱚ ᱧᱩᱛᱩᱢ ᱟᱠᱟᱱᱟ ᱯᱤᱞᱪᱩ ᱦᱟᱲᱟᱢ ᱯᱤᱞᱪᱩ ᱵᱩᱲᱦᱤ ᱮᱭᱟᱭ ᱱᱟᱹᱭ ᱜᱮᱞᱵᱟᱨ ᱵᱩᱨᱩ ᱯᱟᱨᱚᱢ ᱱᱚᱣᱟ ᱵᱷᱮᱱᱛᱟ ᱠᱟᱛᱷᱟ ᱵᱟᱵᱤᱱ ᱵᱩᱡᱷᱟᱹᱣ ᱫᱟᱲᱮᱭᱟᱠᱟᱣᱱᱟ

ᱜᱮᱞᱵᱟᱨ ᱜᱚᱴᱟᱝ ᱯᱟᱹᱨᱤᱥ ᱨᱮᱭᱟᱜ ᱯᱟᱹᱨᱤᱵᱷᱟᱹᱥᱟᱹᱧ ᱞᱟᱹᱭ ᱫᱟᱲᱮᱭᱟᱵᱤᱱᱟ ᱚᱠᱚᱭ ᱯᱟᱹᱨᱤᱥᱟᱜ ᱪᱮᱫ ᱠᱟᱱᱟ ᱚᱠᱚᱭ ᱯᱟᱹᱨᱤᱥᱟᱜ ᱪᱮᱫ ᱵᱤᱜᱽᱜᱟᱱ ᱠᱟᱱᱟ ᱚᱱᱟ ᱫᱚ ᱵᱷᱟᱹᱜᱤ ᱞᱮᱠᱟᱧ ᱞᱟᱹᱭ ᱫᱟᱲᱮᱭᱟᱵᱤᱱᱟ ᱢᱟ ᱱᱚᱣᱟ ᱨᱮᱭᱟᱜ ᱛᱮᱞᱟ ᱤᱧ ᱤᱢᱟᱹᱧ ᱵᱤᱱ ᱟᱹᱵᱤᱱ ᱫᱚᱵᱤᱱ ᱞᱟᱯᱪᱟᱯ ᱜᱩᱨᱩ ᱠᱟᱱᱟ ᱵᱷᱟᱹᱰᱩᱣᱟᱹ ᱜᱩᱨᱩ ᱠᱟᱱᱟ ᱵᱤᱱ ᱞᱚᱱᱰᱚ ᱵᱚᱱᱰᱚ ᱜᱩᱨᱩ ᱠᱟᱱᱟ ᱵᱤᱱ ᱤᱱᱟᱹᱜ ᱜᱮ ᱠᱟᱛᱷᱟ ᱢᱮᱱ ᱠᱟᱛᱮ ᱟᱹᱵᱤᱱᱤᱧ ᱛᱩᱲ ᱠᱮᱫ ᱵᱤᱱᱟ